ᱛᱟᱦᱮᱸ ᱠᱟᱱᱟ ᱚᱱᱟ ᱫᱤᱱ ᱡᱟᱦᱟᱸ ᱵᱮᱲᱟ ᱨᱮ ᱩᱯᱨᱩᱢ ᱦᱩᱭ ᱞᱮᱱ ᱟᱢ ᱥᱟᱞᱟᱜ ᱱᱤᱛ ᱦᱚᱸ ᱩᱭᱦᱟᱹᱨ ᱢᱮᱱᱟᱜ ᱛᱤᱧᱟ ᱢᱩᱴᱷᱟᱹᱱ ᱯᱚᱛᱚᱵ ᱨᱮᱱᱟᱜ ᱚᱱᱟ ᱥᱟᱹᱜᱩᱱ ᱫᱤᱱ ᱦᱟᱭ ᱦᱮᱞᱳ ᱥᱟᱹᱜᱩᱱ ᱥᱮᱛᱟᱜ ᱵᱟᱝ ᱮᱲᱮᱨ ᱞᱮᱱ ᱥᱟᱹᱜᱩᱱ ᱛᱤᱠᱤᱱ ᱥᱟᱹᱜᱩᱱ ᱧᱤᱫᱟᱹ ᱢᱮᱥᱮᱡᱽ ᱮᱥᱮᱢᱮᱥ ᱪᱮᱴᱤᱝ ᱥᱤᱧ ᱧᱤᱫᱟᱹ ᱞᱮᱛᱟᱲ ᱜᱮ ᱛᱟᱦᱮᱸᱭᱮᱱ ᱪᱷᱟᱫᱟ ᱟᱹᱭᱠᱟᱹᱣ ᱨᱮᱱᱟᱜ ᱛᱚᱞ ᱛᱚᱯᱚᱞ ᱛᱮ ᱵᱤᱸᱫᱤ ᱜᱟᱜ ᱜᱟᱱᱟᱜ ᱡᱟᱞᱟᱢ ᱦᱟᱞᱮ ᱡᱚᱴᱟᱣ ᱨᱚᱲ ᱞᱟᱸᱫᱟ ᱜᱟᱵᱮ ᱠᱩᱥᱤ ᱜᱮ ᱨᱟᱹᱥᱠᱟᱹ ᱥᱟᱹᱨᱫᱤᱭᱟᱛᱮ ᱧᱮᱯᱮᱞ ᱦᱚᱸ ᱵᱟᱹᱱᱩᱜ ᱧᱟᱯᱟᱢ ᱦᱚᱸ ᱵᱟᱹᱱᱩᱜ᱾ ᱨᱚᱲ ᱨᱚᱯᱚᱲ ᱨᱮ ᱚᱠᱟ ᱠᱟᱛᱷᱟ ᱛᱮᱪᱚ ᱟᱹᱦᱤ ᱵᱷᱟᱹᱵᱤ ᱛᱤᱧ ᱪᱮᱦᱮᱞ ᱪᱮᱯᱮᱞᱚᱜ ᱟᱢᱟᱜ ᱥᱤᱵᱤᱞ ᱟᱲᱟᱝ ᱛᱤᱧ ᱵᱩᱞᱩᱜ᱾ ᱟᱹᱪᱩᱨ ᱵᱤᱦᱩᱨ ᱟᱹᱪᱩᱨ ᱵᱟᱲᱟᱭ ᱟᱢᱟᱜ ᱩᱢᱩᱞ ᱥᱟᱨᱟ ᱜᱷᱟᱹᱲᱤ᱾ ᱮᱛᱚᱢ ᱠᱚᱧᱪᱮ ᱛᱟᱭᱚᱢ ᱢᱟᱲᱟᱝ᱾ ᱤᱠᱤᱞ ᱥᱤᱠᱤᱞ ᱜᱷᱚᱭᱞᱮ ᱵᱟᱲᱟᱭ᱾ ᱪᱮᱫ ᱛᱮᱫᱚ ᱪᱚᱢ ᱵᱮᱫᱷᱟᱣ ᱟᱠᱟᱱ ᱪᱮᱫ ᱛᱮᱫᱚ ᱪᱚᱢ ᱛᱚᱞᱮᱱ ᱟᱢᱟᱜ ᱤᱧᱟᱜ ᱥᱟᱹᱜᱟᱹᱭ ᱯᱟᱞᱮᱱ ᱫᱩᱞᱟᱹᱲ ᱱᱟᱹᱲᱤ ᱧᱩᱛᱩᱢ ᱥᱟᱹᱜᱟᱹᱭ ᱠᱟᱱ᱾ ᱟᱹᱭᱠᱟᱹᱣ ᱟᱸᱜᱚᱪ ᱨᱮᱱᱟᱜ ᱜᱚᱱᱚᱝ ᱛᱤᱱᱟᱹᱜ ᱚᱠᱚᱭᱮ ᱵᱟᱰᱟᱭ ᱠᱮ᱾ ᱟᱞᱟᱝ ᱥᱩᱢᱩᱝ ᱵᱟᱰᱟᱭᱟᱞᱟᱝ ᱚᱱᱟ ᱨᱮᱦᱮᱫ ᱨᱮᱱᱟᱜ ᱱᱟᱜᱟᱢ ᱚᱱᱟ ᱨᱮᱱᱟᱜ ᱠᱷᱟᱺᱫᱽᱨᱤ ᱜᱟᱹᱦᱤᱨ ᱛᱤᱱᱟᱹᱜ ᱥᱟᱺᱜᱤᱧ ᱠᱷᱚᱱ ᱥᱟᱺᱜᱤᱧ ᱥᱟᱹᱜᱟᱹᱭ ᱥᱩᱨ ᱛᱮ ᱥᱩᱨᱮᱱ ᱱᱤᱛ ᱦᱚᱸ ᱢᱮᱱᱟᱜ ᱜᱮᱭᱟ ᱡᱤᱭᱟᱹᱲ ᱡᱟᱯᱟᱜ ᱴᱩᱰᱟᱹᱝ ᱞᱟᱦᱟ ᱟᱠᱟᱱ ᱥᱤᱵᱤᱞ ᱥᱟᱹᱜᱟᱹᱭ ᱛᱤᱡᱚᱨᱮ ᱛᱟᱦᱮᱱ ᱛᱟᱞᱟᱝ ᱵᱮᱱᱟᱣ ᱟᱠᱟᱱ ᱢᱟᱭᱟᱱᱟᱹᱲᱤ ᱵᱟᱞᱟᱝ ᱛᱚᱯᱟᱜᱽ ᱡᱚᱛᱚᱱ ᱨᱮᱜᱮ ᱞᱟᱝ ᱫᱚᱦᱚᱭ ᱥᱟᱹᱜᱟᱹᱭ ᱥᱤᱥᱤᱨ ᱡᱟᱹᱲᱤ ᱛᱮᱜᱮ ᱞᱟᱝ ᱦᱟᱨᱟᱭ ᱫᱩᱞᱟᱹᱲ ᱵᱟᱜᱟᱱ ᱨᱮᱱᱟᱜ ᱵᱟᱦᱟ ᱱᱟᱹᱲᱤ